ᱱᱚᱝᱠᱟ ᱯᱮ ᱧᱮᱞ ᱫᱟᱲᱮᱭᱟᱜ ᱠᱟᱱᱟ ᱱᱚᱜᱼᱚ ᱱᱚᱝᱠᱟ ᱟᱨ ᱱᱚᱣᱟ ᱫᱚ ᱞᱟᱜᱟᱣ ᱠᱟᱱᱟ ᱡᱤᱞᱟ ᱯᱚᱨᱤᱥᱚᱫ ᱢᱚᱭᱫᱟᱱ ᱨᱮ ᱦᱤᱨᱟᱯᱩᱨ ᱫᱷᱟᱱᱵᱟᱫᱽ ᱱᱤᱛᱚᱜ ᱫᱚ ᱵᱷᱤᱛᱨᱤ ᱥᱮᱫ ᱤᱧ ᱵᱚᱞᱚ ᱟᱠᱟᱱᱟ ᱟᱨ ᱱᱩᱭ ᱫᱚ ᱵᱚᱞᱚ ᱞᱟᱦᱟ ᱟᱠᱟᱱ ᱛᱟᱹᱞᱤᱧᱟ ᱟᱹᱞᱤᱧ ᱧᱮᱞ ᱞᱟᱜᱮ ᱱᱩᱭ ᱧᱟᱢ ᱠᱮᱫᱮᱭᱟ ᱳ ᱱᱚᱰᱮ ᱧᱟᱢ ᱠᱮᱫᱟ ᱪᱮᱫ ᱠᱚᱠᱚ ᱟᱹᱜᱩ ᱠᱟᱫᱟ ᱪᱮᱫ ᱞᱮᱠᱟ ᱚᱱᱟ ᱠᱚᱜᱮ ᱯᱨᱟᱭᱤᱥ ᱠᱚᱞᱤᱧ ᱧᱮᱞ ᱵᱟᱲᱟᱭᱮᱫᱟ ᱪᱮᱫ ᱞᱮᱠᱟ ᱱᱟᱦᱟᱜ ᱛᱟᱠᱚ ᱱᱤᱭᱟᱹ ᱫᱷᱚᱢᱟᱜ ᱫᱚ

ᱚᱱᱠᱟ ᱯᱮ ᱧᱮᱞ ᱫᱟᱲᱮᱭᱟᱜ ᱠᱟᱱᱟ ᱱᱚᱜᱼᱚ ᱚᱱᱠᱟ ᱟᱨ ᱱᱚᱣᱟ ᱫᱚ ᱞᱟᱜᱟᱣ ᱠᱟᱱᱟ ᱡᱤᱞᱟ ᱯᱚᱨᱤᱥᱚᱫ ᱢᱚᱭᱫᱟᱱ ᱨᱮ ᱦᱤᱨᱟᱯᱩᱨ ᱫᱷᱟᱱᱵᱟᱫᱽ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱤᱛᱚᱜ ᱫᱚ ᱵᱷᱤᱛᱨᱤ ᱥᱮᱫ ᱤᱧ ᱵᱚᱞᱚ ᱟᱠᱟᱱᱟ ᱟᱨ ᱱᱩᱭ ᱫᱚ ᱵᱚᱞᱚ ᱞᱟᱦᱟ ᱟᱠᱟᱱ ᱛᱟᱹᱞᱤᱧᱟ ᱟᱹᱞᱤᱧ ᱧᱮᱞ ᱞᱟᱜᱮ ᱱᱩᱭ ᱧᱟᱢ ᱠᱮᱫᱮᱭᱟ ᱱᱚᱜᱼᱚ ᱱᱚᱰᱮ ᱧᱮᱞ ᱠᱮᱫᱟ ᱪᱮᱫ ᱠᱚᱠᱚ ᱟᱹᱜᱩ ᱠᱟᱫᱟ ᱪᱮᱫ ᱞᱮᱠᱟ ᱚᱱᱟ ᱠᱚᱜᱮ ᱯᱨᱟᱭᱤᱥ ᱠᱚᱞᱤᱧ ᱧᱮᱞ ᱵᱟᱲᱟᱭᱮᱫᱟ ᱪᱮᱫ ᱞᱮᱠᱟ ᱱᱟᱦᱟᱜ ᱛᱟᱠᱚ ᱱᱤᱭᱟᱹ ᱫᱷᱚᱢᱟᱜ ᱫᱚ ᱴᱷᱤᱠ ᱜᱮ ᱛᱚᱵᱮ ᱱᱚᱜᱼᱚ ᱱᱚᱰᱮ ᱡᱮᱠᱮᱴ ᱠᱚ ᱦᱮᱱᱟᱜᱼᱟ ᱟᱹᱞᱤᱧ ᱫᱚ ᱮᱠᱪᱩᱭᱮᱞᱤ ᱞᱤᱧ ᱦᱮᱡ ᱠᱟᱱᱟ ᱱᱚᱰᱮ ᱫᱚ ᱞᱮᱫᱟᱨ ᱨᱮᱭᱟᱜ ᱡᱮᱠᱮᱴ ᱧᱮᱞ ᱟᱫᱚ ᱫᱤᱱ ᱠᱟᱞᱚᱢ ᱢᱤᱫ ᱫᱚᱢ ᱢᱤᱫᱴᱮᱡ ᱞᱤᱧ ᱦᱟᱛᱟᱣ ᱞᱮᱫᱟ ᱟᱫᱚ ᱟᱹᱰᱤ ᱢᱚᱡᱽ ᱛᱟᱦᱮᱸ ᱠᱟᱱ ᱛᱟᱠᱚᱣᱟ ᱵᱚᱞᱮ ᱟᱹᱰᱤ ᱢᱚᱡᱽ ᱜᱮ ᱴᱤᱠᱟᱹᱣᱱᱟ ᱟᱨ ᱪᱤᱯ ᱮᱱᱰ ᱵᱮᱥᱴ ᱨᱮ ᱛᱟᱦᱮᱸ ᱠᱟᱱᱟ ᱟᱫᱚ ᱚᱱᱟ ᱛᱮᱜᱮ ᱱᱤᱭᱟᱹ ᱫᱚᱢ ᱦᱚᱸᱞᱤᱧ ᱦᱩᱫᱤᱥ ᱮᱫᱟ ᱵᱚᱞᱮ ᱧᱮᱞ ᱞᱮᱜᱟᱭ ᱞᱟᱝ ᱡᱩᱫᱤ ᱞᱟᱝ ᱧᱟᱢ ᱞᱮᱠᱷᱟᱡ ᱱᱤᱭᱟᱹ ᱫᱚᱢ ᱦᱚᱸ ᱦᱟᱛᱟᱣ ᱦᱩᱭᱩᱜᱼᱟ ᱟᱫᱚ ᱚᱱᱟ ᱦᱟᱛᱟᱣ ᱜᱮᱞᱤᱧ ᱦᱮᱡ ᱠᱟᱱᱟ ᱟᱫᱚ ᱞᱤᱧ ᱥᱮᱸᱫᱽᱨᱟᱭᱮᱫᱟ ᱱᱟᱦᱟᱜ ᱚᱱᱟ ᱠᱚᱜᱮ ᱟᱹᱰᱤ ᱢᱚᱡᱽ ᱢᱚᱡᱽ ᱛᱤᱵᱵᱚᱛᱤᱭᱟᱱ ᱵᱟᱞᱟ ᱠᱟᱱᱟ ᱠᱚ ᱱᱩᱠᱩ ᱫᱚ ᱛᱤᱵᱵᱚᱛᱤᱭᱟᱱ ᱱᱚᱣᱟ ᱫᱚ ᱞᱟᱦᱟᱥᱟ ᱢᱟᱨᱠᱮᱴ ᱛᱤᱵᱵᱚᱛᱤᱭᱟᱱ ᱢᱟᱨᱠᱮᱴ ᱦᱚᱸᱠᱚ ᱢᱮᱛᱟᱣᱟᱜ ᱜᱮᱭᱟ ᱱᱩᱠᱩ ᱫᱚ ᱱᱤᱝᱠᱟ ᱠᱚ ᱟᱹᱠᱷᱨᱤᱧᱟ ᱚᱠᱴᱳᱵᱚᱨ ᱞᱟᱥᱴ ᱩᱭᱤᱠ ᱟᱨ ᱱᱚᱵᱷᱮᱢᱵᱚᱨ ᱯᱷᱟᱨᱥᱴ ᱩᱭᱤᱠ ᱠᱷᱚᱡ ᱠᱚ ᱥᱴᱟᱨᱴ ᱠᱚ ᱮᱦᱚᱵᱚᱜᱼᱟ ᱟᱨ ᱱᱩᱠᱩ ᱫᱚ ᱯᱷᱮᱵᱽᱨᱩᱣᱟᱨᱤ ᱦᱟᱹᱨᱤᱡ ᱠᱚ ᱛᱟᱦᱮᱱᱟ ᱢᱟᱨᱪ ᱦᱟᱹᱨᱤᱡ ᱠᱚ ᱛᱟᱦᱮᱱᱟ ᱯᱮ ᱧᱮᱞ ᱫᱟᱲᱮ ᱠᱚᱣᱟ ᱞᱤᱧ ᱥᱮᱸᱫᱽᱨᱟ ᱠᱮᱫᱟ ᱟᱹᱞᱤᱧ ᱚᱠᱟᱴᱟᱜ ᱥᱟᱭᱤᱡᱽ ᱞᱤᱧ ᱧᱟᱢ ᱥᱮᱸᱫᱽᱨᱟᱭᱮᱫ ᱠᱟᱱ ᱚᱱᱟ ᱥᱟᱭᱤᱡᱽ ᱵᱟᱝ ᱧᱟᱢᱚᱜ ᱠᱟᱱᱟ ᱟᱫᱚ ᱡᱤᱱᱤᱥ ᱫᱚ ᱢᱚᱡᱽ ᱜᱮᱛᱟ ᱠᱚᱣᱟ ᱢᱚᱡᱽ ᱜᱮᱠᱚ ᱟᱹᱜᱩ ᱟᱠᱟᱫᱟ ᱟᱨ ᱡᱚᱛᱚ ᱠᱤᱪᱷᱩ ᱜᱮ ᱚᱱᱟ ᱥᱟᱭᱤᱡᱽ ᱜᱮ ᱵᱟᱹᱞᱤᱧ ᱧᱟᱢ ᱞᱮᱫᱟ ᱟᱫᱚ ᱧᱮᱞᱮᱫ ᱠᱟᱱ ᱜᱮ ᱦᱟᱸᱜ ᱞᱤᱧ ᱱᱚᱰᱮ ᱫᱚᱞᱤᱧ ᱦᱟᱛᱟᱣᱟ ᱥᱮ ᱵᱟᱹᱞᱤᱧ ᱦᱟᱛᱟᱣᱟ ᱜᱮ ᱩᱰᱩᱠᱚᱜ ᱦᱚᱨ ᱨᱮ ᱢᱮᱱᱟᱜ ᱞᱤᱧᱟ ᱱᱟᱦᱟᱜ ᱟᱫᱚᱞᱤᱧ ᱧᱮᱞᱮᱫ ᱠᱟᱱ ᱱᱚᱞᱟ ᱦᱟᱥᱟ ᱢᱟᱨᱠᱮᱴ ᱥᱟᱢᱱᱮ ᱨᱮ ᱡᱷᱟᱞᱢᱩᱲᱤ ᱠᱚ ᱟᱹᱠᱷᱨᱤᱧ ᱮᱫᱟ ᱱᱚᱰᱮ ᱜᱮ ᱚᱱᱟ ᱡᱷᱟᱞᱢᱩᱲᱤ ᱞᱤᱧ ᱦᱟᱛᱟᱣ ᱮᱫᱟ ᱟᱨ ᱱᱚᱜᱼᱚ ᱱᱚᱰᱮ ᱫᱚ ᱵᱟᱭᱤᱠ ᱨᱮᱭᱟᱜ ᱯᱟᱨᱠᱤᱝ ᱟᱨ ᱦᱟᱱ ᱦᱟᱸᱰᱮ ᱫᱚ ᱥᱚᱯᱷᱟ ᱠᱚ ᱦᱟᱱ ᱦᱟᱸᱰᱮ ᱫᱚ ᱥᱚᱯᱷᱟ ᱠᱚᱠᱚ ᱟᱹᱠᱷᱨᱤᱧ ᱮᱫᱟ ᱟᱨ ᱱᱚᱜᱼᱚ ᱱᱚᱝᱠᱟᱛᱮ

ᱟᱨ ᱫᱟᱫᱟ ᱴᱷᱤᱠ ᱜᱮᱭᱟ ᱛᱚᱵᱮ ᱫᱮᱞᱟ ᱱᱤᱛᱚᱜ ᱫᱚ ᱟᱨᱦᱚᱸ ᱦᱟᱱᱛᱮ ᱞᱟᱦᱟ ᱥᱮᱫ ᱢᱤᱫ ᱵᱟᱨ ᱥᱟᱢᱟᱱ ᱠᱚ ᱟᱹᱠᱷᱨᱤᱧᱮᱫ ᱠᱟᱱᱟ ᱚᱱᱟ ᱫᱮᱞᱟ ᱵᱚᱱ ᱧᱮᱞᱟ ᱴᱷᱤᱠ ᱜᱮᱭᱟ ᱟᱨ ᱱᱚᱜᱼᱚ ᱱᱚᱰᱮ ᱫᱚ ᱵᱤᱱᱱᱟ ᱪᱚᱣᱠᱤ ᱠᱚ ᱢᱮᱱᱟᱜᱼᱟ ᱟᱨ ᱦᱚᱲ ᱦᱟᱸᱰᱮ ᱠᱟᱴ ᱨᱮᱭᱟᱜ ᱴᱚᱠᱨᱤ ᱠᱚ ᱟᱨ ᱫᱮᱞᱟ ᱞᱟᱦᱟ ᱥᱮᱫ ᱦᱟᱸᱜ ᱩᱫᱩᱜ ᱯᱮ ᱠᱟᱱᱟ ᱟᱨ ᱱᱚᱜᱼᱚᱭ ᱠᱟᱴ ᱨᱮᱱ

ᱩᱱᱤ ᱫᱚ ᱠᱚᱸᱜ ᱠᱟᱱ ᱜᱮᱭᱟ ᱥᱮᱴᱮᱨᱱᱟ ᱟᱨ ᱵᱟᱡᱟᱨ ᱨᱮ ᱞᱤᱧ ᱦᱟᱛᱟᱣ ᱠᱮᱫᱟ ᱥᱟᱢᱟᱱ ᱠᱚ ᱱᱚᱜᱼᱚᱭ ᱚᱱᱟ ᱠᱞᱤᱯ ᱵᱟᱝ ᱛᱟᱦᱮᱸ ᱠᱟᱱᱟ ᱚᱱᱟ ᱠᱞᱤᱯ ᱞᱤᱧ ᱦᱟᱛᱟᱣ ᱠᱮᱫᱟ ᱤᱥᱠᱮ ᱵᱟᱫ ᱯᱷᱤᱨ ᱱᱚᱜᱼᱚ ᱱᱚᱣᱟ ᱤᱭᱟᱹ ᱠᱟᱴ ᱨᱮᱭᱟᱜ ᱪᱷᱩᱞᱱᱤ ᱱᱚᱣᱟ ᱪᱷᱩᱞᱱᱤ ᱫᱚ ᱱᱚᱱ ᱥᱴᱤᱠ ᱛᱟᱣᱟ ᱞᱟᱹᱜᱤᱫ ᱠᱟᱱᱟ ᱱᱚᱣᱟ ᱫᱚ ᱱᱚᱣᱟ ᱫᱚ ᱰᱷᱚᱥᱟᱧ ᱵᱮᱱᱟᱣᱟ ᱟᱫᱚ ᱱᱚᱣᱟ ᱛᱮᱧ ᱩᱞᱴᱟᱹᱣ ᱵᱟᱲᱟᱭᱟ ᱤᱱᱟᱹ ᱵᱟᱫ ᱨᱮ ᱱᱚᱜᱼᱚᱭ ᱤᱭᱟᱹ ᱪᱤᱢᱴᱟᱹ ᱟᱨ ᱱᱚᱣᱟ ᱫᱚ ᱠᱟᱵᱟᱵ ᱵᱮᱱᱟᱣ ᱞᱟᱹᱜᱤᱫ ᱥᱤᱠ ᱟᱨ ᱤᱭᱟᱹ ᱠᱟᱱᱟ ᱱᱚᱣᱟ ᱫᱚ ᱫᱷᱟᱫᱨᱟ ᱦᱟᱴᱟᱜ ᱟᱨ ᱱᱚᱜᱼᱚᱭ ᱤᱭᱟᱹ ᱱᱚᱣᱟ ᱫᱚ ᱪᱚᱯᱥᱴᱤᱠ ᱱᱚᱜᱼᱚᱭ ᱱᱚᱣᱟ ᱪᱚᱯᱥᱴᱤᱠ ᱫᱚ ᱵᱤᱴᱤ ᱞᱟᱹᱜᱤᱫ ᱠᱟᱱᱟ ᱱᱚᱜᱼᱚᱭ ᱱᱚᱜᱼᱚᱭ ᱛᱟᱭ ᱱᱚᱣᱟ ᱪᱚᱯᱥᱴᱤᱠ ᱛᱮ ᱱᱚᱣᱟ ᱫᱚ ᱱᱩᱰᱚᱞᱥ ᱠᱚ ᱡᱚᱢᱟ ᱴᱷᱤᱠ ᱜᱮᱭᱟ ᱛᱚᱵᱮ ᱱᱮᱜᱼᱮ ᱱᱤᱭᱟᱹ ᱠᱚ ᱡᱤᱱᱤᱥ ᱦᱟᱛᱟᱣ ᱦᱩᱭᱱᱟ ᱛᱮᱦᱮᱧ ᱫᱚ ᱟᱨ ᱚᱠᱟ ᱚᱱᱟ ᱞᱟᱦᱟᱥᱟ ᱢᱟᱨᱠᱮᱴ ᱨᱮ ᱚᱠᱟ

ᱥᱮᱣᱴᱮᱨ ᱠᱚ ᱞᱮᱰᱤᱥ ᱟᱜ ᱦᱚᱸ ᱢᱟᱯᱷᱞᱟᱨ ᱠᱚ ᱴᱩᱯᱨᱤ ᱠᱚ ᱢᱚᱡᱽ ᱢᱚᱡᱽ ᱜᱮ ᱠᱚ ᱟᱹᱜᱩ ᱟᱠᱟᱫᱟ ᱴᱷᱤᱠ ᱜᱮᱭᱟ ᱛᱚᱵᱮ ᱜᱟᱛᱮ ᱠᱚ ᱛᱤᱦᱤᱧᱟᱜ ᱵᱞᱚᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱮᱫ ᱠᱟᱱᱟ ᱢᱟ ᱛᱚᱵᱮ ᱡᱚᱛᱚ ᱠᱚ ᱡᱚᱦᱟᱨ ᱜᱩᱰ ᱱᱟᱭᱤᱴ ᱵᱟᱭ